ᱫᱩᱞᱟᱹᱲᱤᱭᱟᱹ ᱤᱥᱥᱚᱨ ᱨᱤᱱ ᱦᱚᱲ ᱠᱚ ᱪᱮᱫ ᱞᱮᱠᱟ ᱢᱮᱱᱟᱜ ᱯᱮᱭᱟ ᱟᱥᱚᱜ ᱠᱟᱹᱱᱟᱹᱧ ᱥᱟᱱᱟᱢ ᱫᱟᱲᱮᱭᱟᱱᱤᱡ ᱤᱥᱥᱚᱨ ᱵᱟᱵᱟᱣᱟᱜ ᱫᱟᱭᱟ ᱛᱮ ᱱᱟᱯᱟᱭ ᱨᱮᱜᱮ ᱢᱮᱱᱟᱜ ᱯᱮᱭᱟ ᱛᱮᱦᱮᱧᱟᱜ ᱠᱟᱛᱷᱟ ᱢᱩᱪᱟᱹᱫ ᱫᱷᱟᱹᱵᱤᱡ ᱟᱸᱡᱚᱢ ᱯᱮ ᱢᱤᱫ ᱵᱷᱟᱜᱮ ᱥᱤᱠᱷᱟᱹᱣᱱᱟ ᱟᱨ ᱵᱷᱟᱜᱮ ᱪᱮᱦᱟᱣᱱᱟ ᱠᱷᱟᱹᱴᱤ ᱜᱮᱯᱮ ᱧᱟᱢᱟ ᱚᱨᱚᱱ ᱵᱚᱨᱚᱱ ᱵᱤᱨ ᱛᱟᱞᱟᱛᱮ ᱢᱤᱫ ᱦᱚᱲᱮ ᱥᱮᱱ ᱯᱟᱨᱚᱢᱚᱜ ᱠᱟᱱ ᱛᱟᱦᱮᱸᱫ ᱦᱚᱨ ᱯᱷᱮᱰ ᱨᱮ ᱢᱤᱫ ᱡᱟᱹᱱᱩᱢ ᱡᱷᱟᱹᱣᱟᱹ ᱚᱱᱟ ᱡᱟᱹᱱᱩᱢ ᱡᱷᱟᱹᱣᱟᱹ ᱨᱮ ᱡᱷᱟᱹᱞᱤ ᱟᱠᱟᱱᱟᱭ ᱢᱤᱫ ᱟᱭᱟᱝ ᱵᱤᱧ ᱦᱚᱲᱢᱚ ᱨᱮ ᱜᱩᱛᱩ ᱟᱠᱟᱱᱟ ᱡᱟᱹᱱᱩᱢ ᱫᱟᱨᱮ ᱨᱮᱱᱟᱝ ᱞᱟᱥᱮᱨ ᱞᱟᱥᱮᱨ ᱡᱟᱹᱱᱩᱢ ᱠᱚ ᱚᱸᱰᱮ ᱠᱷᱚᱱ ᱫᱩᱜ ᱚᱰᱚᱠᱚᱜ ᱦᱚᱨ ᱜᱮ ᱵᱟᱹᱱᱩᱜᱼᱟ ᱥᱮ ᱩᱯᱟᱹᱭ ᱦᱚᱸ ᱵᱟᱹᱱᱩᱜᱼᱟ ᱵᱤᱧᱟᱜ ᱫᱩᱠ ᱦᱟᱨᱠᱮᱛ ᱧᱮᱞ ᱠᱟᱛᱮ ᱩᱱᱤ ᱦᱚᱲᱟᱜ ᱢᱚᱱᱮ ᱨᱮ ᱢᱟᱭᱟ ᱦᱮᱡ ᱟᱫᱮᱭᱟ ᱵᱤᱧ ᱴᱷᱮᱱ ᱥᱩᱨ ᱠᱟᱛᱮ ᱡᱟᱹᱱᱩᱢ ᱠᱚᱭ ᱯᱮᱴᱮᱡ ᱥᱟᱯᱷᱟ ᱠᱮᱜᱼᱟ ᱟᱡᱟᱜ ᱛᱤ ᱠᱚᱨᱮ ᱡᱟᱹᱱᱩᱢ ᱛᱮ ᱜᱩᱛᱩᱜ ᱠᱟᱱ ᱨᱮᱦᱚᱸ ᱚᱱᱟ ᱠᱚ ᱵᱟᱝ ᱦᱮᱛᱟ ᱠᱟᱛᱮ ᱵᱤᱧᱮ ᱫᱩᱜ ᱚᱰᱚᱠ ᱠᱮᱫᱮᱭᱟ ᱡᱟᱹᱱᱩᱢ ᱡᱷᱟᱹᱣᱟᱹ ᱠᱷᱚᱱ ᱵᱤᱧ ᱡᱟᱹᱱᱩᱢ ᱡᱷᱟᱹᱣᱟᱹ ᱠᱷᱚᱱ ᱵᱟᱧᱪᱟᱣ ᱚᱰᱚᱠᱮᱱ ᱠᱷᱟᱱ ᱜᱮ ᱨᱩᱣᱟᱹᱲ ᱮᱱᱟᱭ ᱟᱡᱟᱜ ᱟᱥᱚᱞ ᱨᱩᱯ ᱛᱮ ᱢᱟᱨᱮ ᱪᱚᱞᱚᱱ ᱛᱮ ᱯᱷᱚᱸ ᱯᱷᱚᱸ ᱜᱟᱨᱪᱟᱣ ᱮᱱᱟᱭ ᱠᱚᱴᱷᱟ ᱥᱟᱲ ᱠᱟᱛᱮ ᱟᱢᱤᱧ ᱥᱚᱜᱟᱜ ᱢᱮᱭᱟ ᱟᱢᱤᱧ ᱜᱮᱨ ᱢᱮᱭᱟ ᱢᱮᱱ ᱠᱟᱛᱮ ᱦᱚᱲ ᱛᱟᱭᱱᱚᱢ ᱨᱮ ᱠᱩᱫᱟᱹᱣ ᱮ ᱮᱦᱚᱵ ᱠᱮᱜᱼᱟ ᱩᱱᱤ ᱦᱚᱲ ᱮ ᱢᱮᱱ ᱮᱫᱟ ᱟᱢᱤᱧ ᱨᱟᱲᱟ ᱫᱩᱜ ᱠᱮᱫ ᱢᱮᱭᱟ ᱵᱷᱟᱜᱮᱭᱟᱜ ᱤᱧ ᱠᱟᱹᱢᱤ ᱟᱠᱟᱫᱟ ᱟᱢ ᱞᱟᱹᱜᱤᱫ ᱛᱮ ᱵᱚᱫᱚᱞ ᱛᱮ ᱤᱧᱮᱢ ᱜᱮᱨᱤᱧᱟ ᱥᱚᱜᱟ ᱤᱧᱟ ᱱᱚᱣᱟ ᱫᱚ ᱚᱠᱟ ᱞᱮᱠᱟᱱ ᱱᱮᱭᱟᱭ ᱵᱤᱧ ᱮ ᱨᱚᱲ ᱨᱩᱣᱟᱹᱲ ᱟᱫᱮᱭᱟ ᱱᱤᱛᱚᱜᱟᱜ ᱡᱩᱜᱽ ᱨᱮ ᱵᱷᱟᱜᱮ ᱠᱟᱹᱢᱤ ᱨᱮᱱᱟᱝ ᱠᱩᱲᱟᱹᱭ ᱵᱷᱟᱜᱮ ᱫᱚ ᱵᱟᱝ ᱵᱟᱹᱲᱤᱡ ᱜᱮ ᱩᱱᱤ ᱦᱚᱲᱮ ᱢᱮᱱ ᱠᱮᱜᱼᱟᱭ ᱵᱟᱝᱟ ᱵᱟᱝᱟ ᱚᱱᱠᱟ ᱫᱚ ᱵᱟᱭ ᱦᱩᱭᱩᱜᱼᱟ ᱫᱷᱟᱹᱨᱛᱤ ᱨᱮ ᱫᱷᱚᱨᱚᱢ ᱫᱚ ᱢᱮᱱᱟᱜ ᱜᱮᱭᱟ ᱯᱟᱞᱮ ᱪᱚᱞᱚ ᱢᱤᱫ ᱵᱟᱨ ᱦᱚᱲ ᱴᱷᱮᱱ ᱞᱟᱝ ᱠᱩᱞᱤ ᱡᱚᱝᱟᱜᱼᱟ ᱵᱷᱟᱜᱮ ᱠᱟᱹᱢᱤ ᱨᱮᱱᱟᱝ ᱠᱩᱲᱟᱹᱭ ᱫᱚ ᱵᱷᱟᱜᱮ ᱪᱮ ᱵᱟᱹᱲᱤᱡᱼᱟ ᱢᱮᱱᱛᱮ ᱟᱫᱚ ᱠᱤᱱ ᱥᱮᱱᱚᱜ ᱠᱟᱱ ᱚᱠᱛᱮ ᱢᱤᱫ ᱜᱟᱫᱷᱟ ᱠᱤᱱ ᱧᱟᱢ ᱠᱮᱫᱮᱭᱟ ᱩᱱᱤ ᱥᱟᱱᱟᱢ ᱠᱟᱛᱷᱟ ᱠᱤᱱ ᱞᱟᱹᱭ ᱟᱫᱮᱭᱟ ᱜᱟᱫᱷᱟ ᱡᱚᱛᱚ ᱠᱟᱛᱷᱟ ᱟᱸᱡᱚᱢ ᱠᱟᱛᱮ ᱵᱤᱧ ᱯᱟᱦᱴᱟ ᱨᱮ ᱨᱚᱲ ᱠᱮᱜᱼᱟᱭ ᱡᱮ ᱵᱷᱟᱜᱮ ᱠᱟᱹᱢᱤ ᱨᱮᱱᱟᱝ ᱠᱩᱲᱟᱹᱭ ᱫᱚ ᱵᱟᱹᱲᱤᱡ ᱜᱮ ᱵᱷᱟᱜᱮ ᱫᱚ ᱵᱟᱝ ᱤᱧ ᱧᱮᱞᱤᱧ ᱢᱮ ᱡᱩᱣᱟᱹᱱᱤᱧ ᱛᱟᱦᱮᱸ ᱠᱟᱱ ᱨᱮ ᱢᱟᱹᱞᱤᱠᱟᱜ ᱯᱚᱡᱷᱮᱧ ᱜᱚᱜᱮᱫ ᱛᱟᱦᱮᱸᱫ ᱩᱢᱟᱹᱨ ᱡᱟᱠᱮᱛ ᱢᱟᱹᱞᱤᱠᱟᱜ ᱜᱤᱧ ᱠᱟᱹᱢᱤ ᱠᱟᱡᱽ ᱠᱮᱜᱼᱟ ᱱᱤᱛᱚᱜ ᱫᱟᱲᱮ ᱛᱤᱧ ᱥᱮᱥ ᱮᱱᱟ ᱤᱧ ᱦᱚᱧ ᱦᱟᱲᱟᱢ ᱮᱱᱟ ᱵᱚᱡᱷᱟ ᱟᱨ ᱵᱟᱝ ᱤᱧ ᱜᱚᱜ ᱫᱟᱲᱮᱭᱟᱜ ᱠᱟᱱᱟ ᱢᱟᱹᱞᱤᱠ ᱱᱤᱛᱚᱜ ᱡᱚᱢᱟᱜ ᱵᱟᱭ ᱤᱢᱟᱹᱧ ᱠᱟᱱᱟ ᱟᱨ ᱚᱲᱟᱜ ᱠᱷᱚᱱᱮ ᱞᱟᱜᱟ ᱚᱰᱚᱠ ᱟᱠᱟᱫᱤᱧᱟ ᱚᱱᱟᱛᱤᱧ ᱢᱮᱱᱟ ᱵᱷᱟᱜᱮ ᱠᱟᱹᱢᱤ ᱨᱮᱱᱟᱝ ᱠᱩᱲᱟᱹᱭ ᱫᱚ ᱵᱟᱹᱲᱤᱡ ᱜᱮ ᱵᱷᱟᱜᱮ ᱫᱚ ᱵᱟᱝ ᱵᱤᱪᱟᱹᱨ ᱵᱤᱧ ᱯᱟᱦᱴᱟᱭᱮᱱ ᱠᱷᱟᱱ ᱜᱮ ᱵᱤᱧᱮ ᱢᱮᱱ ᱠᱮᱜᱼᱟᱭ ᱱᱤᱛᱚᱜ ᱫᱩᱧ ᱥᱚᱜᱟᱜ ᱢᱮ ᱜᱮᱭᱟ ᱩᱱᱤ ᱦᱚᱲᱮ ᱢᱮᱱ ᱠᱮᱜᱼᱟᱭ ᱱᱩᱭ ᱫᱚ ᱜᱟᱫᱷᱟ ᱜᱮ ᱜᱟᱫᱷᱟ ᱠᱟᱱᱟᱭ ᱪᱚᱞᱚ ᱟᱨ ᱢᱤᱫ ᱦᱚᱲ ᱴᱷᱮᱱ ᱞᱟᱝ ᱠᱩᱞᱤ ᱡᱚᱝᱟᱜᱼᱟ ᱟᱨ ᱠᱤᱱ ᱪᱟᱞᱟᱜ ᱠᱟᱱ ᱚᱠᱛᱮ ᱨᱮ ᱢᱤᱫ ᱜᱟᱹᱭ ᱠᱤᱱ ᱧᱟᱢ ᱠᱮᱫᱮᱭᱟ ᱱᱩᱭ ᱜᱟᱹᱭ ᱞᱟᱝ ᱠᱩᱞᱤᱭᱮᱭᱟ ᱜᱟᱹᱭ ᱫᱚ ᱢᱟᱱᱣᱟ ᱠᱚ ᱵᱷᱟᱜᱮ ᱴᱷᱤᱠ ᱜᱮ ᱩᱨᱩᱢ ᱟᱠᱟᱫ ᱠᱚᱣᱟ ᱩᱱᱤ ᱜᱟᱹᱭ ᱦᱚᱸ ᱡᱚᱛᱚ ᱠᱟᱛᱷᱟ ᱟᱸᱡᱚᱢ ᱠᱟᱛᱮ ᱢᱮᱱ ᱠᱮᱜᱼᱟᱭ ᱱᱤᱛᱚᱜᱟᱜ ᱡᱩᱜᱽ ᱨᱮ ᱵᱷᱟᱜᱮ ᱠᱟᱹᱢᱤ ᱨᱮᱱᱟᱝ ᱠᱩᱲᱟᱹᱭ ᱫᱚ ᱵᱟᱹᱲᱤᱡ ᱜᱮ ᱤᱧᱟᱹᱜ ᱡᱚᱠᱷᱚᱱ ᱫᱟᱲᱮ ᱛᱟᱦᱮᱸ ᱠᱟᱱᱟ ᱵᱟᱹᱴᱤ ᱵᱟᱹᱴᱤᱧ ᱛᱚᱣᱟᱭᱮᱫ ᱛᱟᱦᱮᱸᱫ ᱢᱟᱹᱞᱤᱠ ᱛᱚᱣᱟ ᱟᱹᱠᱷᱨᱤᱧ ᱠᱟᱛᱮ ᱠᱤᱥᱟᱹᱬ ᱮᱱᱟᱭ ᱟᱨ ᱱᱤᱛᱚᱜ ᱤᱧ ᱵᱩᱰᱷᱤᱭᱮᱱ ᱠᱷᱟᱱ ᱡᱚᱢᱟᱜ ᱦᱚᱸ ᱵᱟᱭ ᱤᱢᱟᱹᱧ ᱠᱟᱱᱟ ᱫᱟᱲᱮ ᱛᱟᱦᱮᱸ ᱠᱟᱱ ᱵᱷᱳᱨ ᱢᱟᱱᱣᱟ ᱞᱟᱹᱜᱤᱫ ᱛᱮ ᱵᱷᱟᱜᱮᱭᱟᱜ ᱤᱧ ᱠᱟᱹᱢᱤ ᱠᱮᱫ ᱨᱮᱦᱚᱸ ᱢᱩᱪᱟᱹᱫ ᱠᱩᱲᱟᱹᱭ ᱵᱟᱹᱲᱤᱡᱟᱜ ᱜᱤᱧ ᱯᱟᱲᱟᱣᱟᱱᱟ ᱚᱱᱟᱛᱤᱧ ᱢᱮᱱᱟ ᱵᱷᱟᱜᱮ ᱠᱟᱹᱢᱤ ᱨᱮᱱᱟᱝ ᱠᱩᱲᱟᱹᱭ ᱫᱚ ᱵᱟᱹᱲᱤᱡ ᱜᱮ ᱵᱷᱟᱜᱮ ᱫᱚ ᱵᱟᱝ ᱜᱟᱹᱭᱟᱜ ᱠᱟᱛᱷᱟ ᱟᱸᱡᱚᱢ ᱠᱟᱛᱮ ᱵᱤᱧ ᱟᱹᱰᱤ ᱛᱮᱫ ᱮ ᱨᱟᱹᱥᱠᱟᱹᱭᱮᱱᱟᱭ ᱟᱨ ᱦᱚᱲᱮ ᱢᱮᱛᱟᱭ ᱠᱟᱱᱟ ᱱᱤᱛᱚᱜ ᱫᱩᱧ ᱥᱚᱜᱟᱜ ᱢᱮᱭᱟ ᱦᱚᱲᱮ ᱢᱮᱱᱮᱜᱼᱟᱭ ᱫᱮᱞᱟ ᱟᱨ ᱢᱤᱫ ᱦᱚᱲ ᱴᱷᱮᱱ ᱞᱟᱝ ᱪᱟᱞᱟᱜᱼᱟ ᱩᱱᱤ ᱦᱚᱸ ᱡᱩᱫᱤ ᱱᱚᱝᱠᱟ ᱜᱮ ᱢᱮᱱᱟᱭ ᱛᱚᱵᱮ ᱥᱚᱜᱟᱜ ᱤᱧ ᱢᱮ ᱜᱮᱨᱤᱧ ᱢᱮ ᱵᱤᱧ ᱮ ᱦᱩᱫᱤᱥᱟᱱᱟᱭ ᱵᱟᱨ ᱦᱚᱲ ᱤᱧ ᱯᱟᱦᱴᱟ ᱨᱮᱠᱤᱱ ᱨᱚᱲ ᱟᱠᱟᱜᱼᱟ ᱩᱱᱤ ᱦᱚᱸ ᱱᱟᱦᱟᱜ ᱱᱚᱝᱠᱟ ᱜᱮ ᱢᱮᱱᱟᱭ ᱟᱨ ᱤᱧ ᱥᱚᱜᱟᱜ ᱮ ᱜᱮᱭᱟ ᱚᱸᱰᱮ ᱠᱷᱚᱱ ᱢᱤᱫ ᱟᱹᱠᱤᱞᱟᱱ ᱦᱚᱲ ᱴᱷᱮᱱ ᱠᱤᱱ ᱥᱮᱱ ᱥᱮᱴᱮᱨᱮᱱᱟ ᱩᱱᱤ ᱟᱹᱠᱤᱞᱟᱹᱱᱤᱡ ᱥᱟᱱᱟᱢ ᱜᱷᱚᱴᱚᱱᱟ ᱟᱸᱡᱚᱢ ᱠᱟᱛᱮ ᱢᱮᱱ ᱠᱮᱜᱼᱟᱭ ᱵᱤᱧ ᱚᱠᱟ ᱡᱟᱹᱱᱩᱢ ᱡᱷᱟᱹᱣᱟᱹ ᱨᱮ ᱡᱷᱟᱹᱞᱤ ᱞᱮᱱᱟᱭ ᱫᱮᱞᱟ ᱵᱚᱱ ᱚᱸᱰᱮ ᱜᱮᱵᱚᱱ ᱥᱮᱱᱚᱜᱼᱟ ᱚᱠᱟ ᱞᱮᱠᱟ ᱡᱟᱹᱱᱩᱢ ᱨᱮ ᱜᱩᱛᱩ ᱞᱮᱱᱟ ᱵᱤᱧ ᱦᱚᱲ ᱚᱠᱟ ᱞᱮᱠᱟᱛᱮ ᱫᱩᱜ ᱚᱰᱚᱠ ᱠᱮᱫᱮᱭᱟ ᱚᱱᱟ ᱠᱚ ᱤᱧᱤᱧ ᱧᱮᱞᱟ ᱟᱨᱤᱧ ᱵᱤᱪᱟᱹᱨᱟ ᱠᱷᱟᱱ ᱜᱮ ᱡᱚᱛᱚ ᱦᱚᱲ ᱚᱱᱟ ᱡᱟᱹᱱᱩᱢ ᱡᱷᱟᱹᱣᱟᱹ ᱴᱷᱮᱱ ᱠᱚ ᱥᱮᱱ ᱮᱱᱟ ᱥᱤᱱ ᱨᱤᱠᱨᱤᱭᱮᱥᱚᱱ ᱞᱟᱹᱜᱤᱫ ᱡᱟᱦᱟᱸᱭ ᱦᱚᱲ ᱵᱤᱧᱮ ᱫᱩᱜ ᱯᱟᱧᱪᱟᱣ ᱞᱮᱫᱮᱭᱟ ᱩᱱᱤᱜᱮ ᱫᱚᱦᱲᱟ ᱞᱮᱣᱫᱟ ᱡᱷᱟᱹᱞᱤ ᱠᱟᱫᱮᱭᱟ ᱡᱟᱹᱱᱩᱢ ᱡᱷᱟᱹᱣᱟᱹ ᱨᱮ ᱵᱤᱧᱟᱜ ᱦᱚᱲᱢᱚ ᱨᱮ ᱞᱟᱥᱮᱨ ᱡᱟᱹᱱᱩᱢ ᱠᱚ ᱥᱚᱵᱚᱜ ᱵᱚᱞᱚᱭᱮᱱᱟ ᱡᱚᱞᱚᱱ ᱛᱮ ᱛᱷᱟᱨᱛᱷᱟᱨᱟᱣ ᱮᱱᱟ ᱵᱤᱧᱟᱜ ᱦᱚᱲᱢᱚ᱾ ᱫᱩᱫᱩᱜᱤᱡ ᱦᱚᱲ ᱡᱚᱠᱷᱚᱱ ᱫᱚᱦᱲᱟ ᱡᱟᱹᱱᱩᱢ ᱠᱷᱚᱱ ᱨᱟᱲᱟ ᱫᱩᱜᱮ ᱞᱟᱹᱜᱤᱫ ᱮ ᱥᱟᱯᱲᱟᱣ ᱮᱱᱟ ᱩᱱᱤ ᱟᱹᱠᱤᱞᱟᱱ ᱦᱚᱲ ᱮ ᱥᱟᱵ ᱨᱩᱣᱟᱹᱲ ᱠᱮᱫᱮᱭᱟ ᱟᱨ ᱮ ᱢᱮᱛᱟᱫ ᱫᱮᱭᱟᱭ ᱚᱸᱰᱮ ᱜᱮ ᱛᱟᱦᱮᱸᱱᱚᱜ ᱵᱤᱧ ᱫᱚ ᱫᱟᱭᱟ ᱢᱟᱭᱟ ᱧᱟᱢ ᱨᱮᱱᱟᱝ ᱚᱣᱠᱟᱛ ᱜᱮ ᱵᱟᱹᱱᱩᱜᱼᱟ ᱫᱩᱜ ᱵᱟᱧᱪᱟᱣ ᱞᱟᱹᱜᱤᱫ ᱞᱮᱠ ᱟᱹᱱᱤᱡ ᱜᱮ ᱵᱟᱝ ᱠᱟᱱᱟᱭ ᱟᱨ ᱵᱤᱧ ᱫᱚ ᱚᱸᱰᱮ ᱜᱮ ᱛᱟᱦᱮᱸ ᱮᱱᱟᱭ᱾ ᱦᱚᱲ ᱟᱡᱟᱜ ᱥᱮᱱᱚᱜ ᱦᱚᱨ ᱛᱮ ᱞᱟᱦᱟ ᱤᱫᱤᱭᱮᱱᱟ ᱫᱩᱞᱟᱹᱲᱤᱭᱟᱹ ᱤᱥᱥᱚᱨ ᱨᱤᱱ ᱦᱚᱲ ᱠᱚ ᱟᱯᱮ ᱢᱟᱱ ᱠᱚ ᱢᱟᱹᱥᱤ ᱡᱤᱥᱩᱣᱟᱜ ᱫᱟᱢᱟᱱᱟᱜ ᱢᱟᱭᱟᱢ ᱛᱮᱯᱮ ᱫᱩᱜ ᱵᱟᱧᱪᱟᱣ ᱟᱠᱟᱱᱟ ᱱᱚᱣᱟ ᱫᱷᱟᱹᱨᱛᱤ ᱡᱟᱹᱱᱩᱢ ᱡᱷᱮᱣᱟᱹ ᱠᱷᱚᱱ ᱵᱮᱯᱟᱹᱛᱭᱟᱹᱣ ᱡᱷᱚᱜᱟᱜ ᱢᱟᱨᱮ ᱥᱚᱵᱷᱟᱵ ᱟᱨ ᱪᱚᱞᱚᱱ ᱠᱚ ᱠᱩᱨᱩᱥ ᱨᱮ ᱜᱚᱡ ᱟᱠᱟᱱᱟ ᱢᱟᱹᱥᱤ ᱥᱟᱶᱛᱮ ᱚᱱᱟᱛᱮ ᱡᱟᱦᱟᱸ ᱡᱟᱦᱟᱸ ᱤᱥᱥᱚᱨᱟᱜ ᱱᱚᱡᱚᱨ ᱨᱮ ᱵᱟᱹᱲᱤᱡ ᱜᱮ ᱚᱱᱟ ᱠᱚ ᱢᱟᱨᱮ ᱪᱚᱞᱚᱱ ᱢᱟᱨᱮ ᱥᱚᱵᱷᱟᱵ ᱠᱚ ᱵᱟᱹᱜᱤ ᱠᱟᱛᱮ ᱤᱥᱚᱨᱟᱜ ᱵᱷᱚᱨᱫᱟᱱ ᱜᱚᱲᱚᱫᱟᱱ ᱟᱨ ᱵᱟᱧᱪᱟᱣ ᱧᱟᱢ ᱞᱟᱹᱜᱤᱫ ᱛᱮ ᱞᱮᱠᱟᱱ ᱦᱚᱲ ᱦᱩᱭᱩᱜ ᱯᱮ ᱟᱨ ᱵᱟᱝᱠᱷᱟᱱ ᱩᱱᱤ ᱵᱤᱧ ᱧᱟᱢ ᱵᱷᱚᱨᱫᱟᱱᱮ ᱟᱫ ᱠᱮᱫ ᱞᱮᱠᱟ ᱟᱯᱮ ᱠᱷᱚᱱᱟᱜ ᱥᱟᱦᱟ ᱥᱟᱺᱜᱤᱧᱚᱜᱼᱟ ᱢᱩᱪᱟᱹᱫ ᱠᱩᱴ ᱱᱚᱣᱟ ᱵᱷᱚᱨᱫᱟᱱ ᱧᱟᱢ ᱞᱟᱹᱜᱤᱫ ᱛᱮ ᱞᱮᱠᱟᱱ ᱦᱚᱲ ᱦᱩᱭᱩᱜ ᱯᱮ ᱯᱨᱚᱵᱷᱩᱭ ᱵᱮᱵᱷᱟᱨ ᱞᱮᱠ ᱜᱮ ᱫᱚᱥᱟᱨ ᱛᱤᱢᱚᱛᱷᱤ ᱵᱟᱨ ᱦᱟᱹᱴᱤᱧ ᱵᱟᱨᱜᱮᱞ ᱟᱨ ᱵᱟᱨᱜᱮᱞ ᱢᱤᱫ ᱠᱟᱹᱞᱤ ᱨᱮ ᱚᱞ ᱟᱠᱟᱱᱟ ᱢᱮᱱᱠᱷᱟᱱ ᱢᱤᱫᱴᱤᱡ ᱱᱟᱯᱨᱟᱦᱟᱜ ᱚᱲᱟᱜ ᱨᱮ ᱮᱠᱷᱮᱱ ᱥᱚᱱᱟ ᱟᱨ ᱨᱩᱯᱟᱹ ᱨᱮᱭᱟᱜ ᱵᱷᱟᱱᱡᱟᱱ ᱠᱚ ᱫᱚ ᱵᱟᱝ, ᱵᱤᱪ ᱠᱚᱢ ᱠᱟᱴ ᱟᱨ ᱦᱟᱥᱟ ᱨᱮᱭᱟᱜ ᱦᱚᱸ ᱢᱮᱱᱟᱜᱼᱟ᱾ ᱟᱨ ᱟᱫᱚᱢ ᱫᱚ ᱢᱟᱱᱚᱛ ᱞᱟᱹᱜᱤᱫ ᱟᱨ ᱟᱫᱚᱢ ᱫᱚ ᱵᱮᱢᱟᱱᱚᱛ ᱞᱟᱹᱜᱤᱫ ᱜᱮ᱾ ᱟᱫᱚ ᱡᱟᱦᱟᱸᱭ ᱦᱚᱲ ᱱᱚᱝᱠᱟᱱ ᱠᱚ ᱠᱷᱚᱱ ᱟᱯᱱᱟᱨᱮ ᱥᱟᱯᱷᱟᱜ ᱠᱷᱟᱱ ᱩᱱᱤ ᱫᱚ ᱢᱟᱱᱚᱛ ᱞᱟᱹᱜᱤᱫ ᱵᱷᱟᱱᱡᱟᱱᱮ ᱦᱩᱭᱩᱜᱼᱟ᱾ ᱥᱚᱱᱚᱛ ᱚᱪᱚᱜ ᱠᱟᱱ ᱚᱲᱟᱜ ᱠᱤᱥᱟᱹᱬ ᱞᱟᱹᱜᱤᱫ ᱵᱷᱟᱜᱮ ᱠᱟᱡᱽ ᱨᱮᱱ ᱡᱚᱛᱚ ᱵᱷᱟᱜᱮ ᱠᱟᱹᱢᱤ ᱞᱟᱹᱜᱤᱫ ᱛᱮᱭᱟᱨ ᱚᱪᱚᱜ ᱠᱟᱱ ᱜᱮ